ᱡᱚᱦᱟᱨ ᱜᱮ ᱥᱟᱱᱟᱢ ᱭᱩᱴᱩᱵᱽ ᱧᱮᱞ ᱵᱚᱭᱦᱟ ᱢᱤᱥᱤ ᱠᱚ ᱤᱧ ᱜᱟᱲᱮᱱ ᱢᱟᱨᱰᱤ ᱟᱨ ᱛᱚᱢ ᱫᱟᱨᱟᱢ ᱦᱟᱜ ᱯᱮ ᱟᱵᱚ ᱫᱤᱥᱚᱢ ᱠᱟᱛᱷᱟ ᱭᱩᱴᱩᱵᱽ ᱪᱮᱱᱮᱞ ᱛᱚ ᱛᱚᱵᱮ ᱤᱧ ᱥᱟᱞᱟᱜ ᱛᱮᱦᱮᱧ ᱢᱮᱱᱟᱭᱟ ᱢᱤᱫᱴᱟᱝ ᱢᱟᱹᱭ ᱜᱤᱫᱽᱨᱟᱹ ᱡᱟᱦᱟᱸᱭ ᱫᱚ ᱟᱭᱟᱜ ᱯᱟᱹᱨᱥᱤ ᱠᱚ ᱫᱩᱞᱮᱭᱟ ᱢᱟᱹᱭ ᱢᱟᱥᱮ ᱞᱟᱹᱭ ᱢᱮ ᱟᱢᱟᱜ ᱧᱩᱛᱩᱢ ᱤᱧᱟᱹᱜ ᱧᱩᱛᱩᱢ ᱫᱚ ᱦᱩᱭᱩᱜ ᱠᱟᱱᱟ ᱥᱚᱱᱤᱭᱟ ᱴᱩᱰᱩ ᱵᱩᱫᱷᱚᱞᱤ ᱠᱷᱚᱱᱤᱧ ᱨᱚᱲ ᱮᱫᱟ ᱯᱚᱧᱪᱟᱭᱮᱛ ᱫᱚ ᱫᱚᱣᱟᱥᱮ ᱦᱩᱸ ᱛᱷᱟᱱᱟ ᱫᱟᱱᱠᱩᱨᱟ ᱡᱮᱞᱟ ᱠᱟᱴᱤᱭᱟᱨ ᱵᱤᱦᱟᱨ ᱠᱷᱚᱱ ᱜᱮ ᱟᱪᱪᱷᱟ ᱟᱨ ᱱᱚᱣᱟ ᱥᱮᱸᱜᱮᱞ ᱚᱵᱷᱤᱭᱟᱱ ᱠᱷᱚᱡ ᱫᱚ ᱟᱹᱰᱤ ᱢᱟᱨᱟᱝ ᱢᱚᱛᱞᱚᱵ ᱠᱤ ᱱᱤᱛᱚᱜ ᱫᱚ ᱟᱹᱰᱤ ᱞᱟᱛᱟᱨ ᱨᱮ ᱢᱮᱱᱟᱜ ᱵᱚᱱᱟ ᱫᱚ ᱟᱨ ᱫᱟᱫᱟ ᱛᱟᱠᱚ ᱢᱮᱱᱟᱜ ᱠᱚᱣᱟ ᱟᱪᱪᱷᱟ ᱟᱹᱞᱤᱧ ᱫᱟᱫᱟ ᱛᱟᱠᱚ ᱟᱹᱰᱤ ᱪᱮᱛᱟᱱ ᱱᱤᱛᱚᱜ ᱠᱚ ᱢᱮᱱᱮᱫ ᱠᱟᱱ ᱵᱚᱞᱮ ᱚᱞᱪᱤᱠᱤ ᱯᱟᱲᱦᱟᱣ ᱠᱚ ᱥᱮ ᱟᱭᱢᱟ ᱰᱷᱮᱨ ᱞᱟᱛᱟᱨ ᱨᱮ ᱢᱮᱱᱟᱜ ᱵᱚᱱᱟ ᱡᱚᱛᱚ ᱦᱚᱲ ᱵᱚᱱ ᱡᱟᱜᱽᱨᱚᱛᱚᱜᱼᱟ ᱟᱪᱪᱷᱟ ᱟᱨ ᱵᱚᱱ ᱢᱮᱱᱟ ᱵᱚᱞᱮ ᱢᱤᱫ ᱜᱮ ᱥᱟᱨᱱᱟ ᱫᱷᱚᱨᱚᱢ ᱟᱨ ᱥᱮᱸᱜᱮᱞ ᱟᱵᱷᱤᱭᱟᱱ ᱠᱷᱚᱡ ᱜᱮ ᱟᱪᱪᱷᱟ ᱟᱪᱪᱷᱟ ᱢᱟᱹᱭ ᱟᱢ ᱟᱹᱫᱤᱵᱟᱹᱥᱤ ᱥᱮᱸᱜᱮᱞ ᱟᱵᱷᱤᱭᱟᱱ ᱚᱲᱟᱜ ᱠᱟᱹᱢᱤ ᱦᱚᱨᱟ ᱨᱮ ᱪᱟᱞᱟᱣ ᱵᱟᱲᱟ ᱠᱟᱱᱟᱢ ᱡᱟᱦᱟᱸ ᱨᱮ ᱢᱤᱴᱤᱝ ᱡᱩᱞᱩᱥ ᱠᱚᱨᱮ ᱤᱧ ᱪᱟᱞᱟᱣ ᱵᱟᱲᱟ ᱠᱟᱹᱱᱟᱹᱧ ᱨᱟᱺᱪᱤᱧ ᱪᱟᱞᱟᱣ ᱠᱟᱱᱟ ᱟᱨᱦᱚᱸ ᱠᱳᱞᱠᱟᱛᱟᱧ ᱪᱟᱞᱟᱣ ᱠᱟᱱᱟ ᱟᱨ ᱪᱟᱠᱟ ᱪᱟᱸᱫᱽ ᱫᱚ ᱵᱟᱨᱥᱮᱧ ᱥᱮᱱ ᱠᱟᱱᱟ ᱟᱪᱪᱷᱟ ᱟᱨ ᱟᱹᱰᱤ ᱵᱩᱡᱷᱟᱹᱣ ᱤᱧ ᱧᱟᱢ ᱠᱟᱫᱟ ᱟᱪᱪᱷᱟ ᱢᱟᱹᱭ ᱟᱨ ᱤᱧ ᱦᱚᱧ ᱢᱮᱱᱟ ᱦᱮᱸ ᱦᱚᱲ ᱪᱮᱫ ᱥᱟᱸᱫᱮᱥ ᱮᱢᱚᱜ ᱮᱢ ᱢᱮᱱᱫᱟ ᱦᱚᱲ ᱪᱮᱫ ᱥᱟᱸᱫᱮᱥ ᱮᱢ ᱮᱢᱟ ᱠᱚ ᱠᱟᱱᱟ ᱚᱠᱚᱭ ᱠᱚ ᱦᱚᱲ ᱵᱟᱠᱚ ᱡᱟᱜᱟᱣ ᱟᱠᱟᱱ ᱩᱱᱠᱩ ᱠᱚ ᱩᱱᱠᱩ ᱠᱚ ᱤᱧ ᱦᱚᱸᱧ ᱪᱟᱞᱟᱣ ᱠᱟᱱᱟ ᱟᱨᱤᱧ ᱟᱸᱡᱚᱢ ᱦᱮᱡ ᱟᱠᱟᱱ ᱵᱚᱞᱮ ᱩᱱᱠᱩ ᱠᱚᱦᱚᱸᱧ ᱢᱮᱛᱟ ᱟᱠᱚᱣᱟ ᱵᱚᱞᱮ ᱡᱮᱧ ᱟᱸᱡᱚᱢ ᱟᱹᱜᱩ ᱠᱟᱜ ᱚᱱᱟᱧ ᱞᱟᱹᱭ ᱟᱠᱚᱣᱟ ᱟᱨᱤᱧ ᱢᱮᱛᱟ ᱠᱚᱣᱟ ᱢᱤᱫ ᱜᱮᱵᱚᱱ ᱛᱟᱦᱮᱱᱟ ᱟᱪᱪᱷᱟ ᱟᱨ ᱠᱟᱛᱷᱟᱧ ᱵᱩᱡᱷᱟᱹᱣ ᱟᱠᱚᱣᱟ ᱡᱮ ᱤᱧ ᱵᱟᱰᱟᱭ ᱠᱟᱜ ᱚᱱᱟ ᱠᱟᱛᱷᱟ ᱟᱹᱰᱤ ᱱᱟᱯᱟᱭ ᱠᱟᱛᱷᱟ ᱛᱚ ᱟᱵᱚ ᱵᱚ ᱪᱷᱤᱛᱤ ᱵᱤᱛᱤ ᱠᱟᱱᱟ ᱦᱟᱱᱛᱮ ᱱᱟᱛᱮ ᱦᱚᱲ ᱥᱟᱱᱟᱢ ᱠᱚ ᱦᱤᱡᱩᱜ ᱢᱟ